ᱢᱮᱛᱟᱜ ᱞᱤᱧᱟ ᱟᱹᱵᱤᱱ ᱜᱮ ᱚᱞᱚᱜ ᱵᱤᱱ ᱤᱧᱟᱹᱜ ᱠᱟᱛᱷᱟ ᱵᱟᱯᱮ ᱵᱩᱡᱷᱟᱹᱣ ᱠᱷᱟᱱ ᱫᱚ ᱛᱚᱵᱮ ᱚᱲᱟᱜ ᱨᱮ ᱟᱞᱚᱯᱮ ᱛᱟᱦᱮᱱᱟ ᱠᱷᱟᱱ ᱡᱚᱭ ᱧᱚᱜ ᱠᱟᱱ

ᱟᱢ ᱫᱚᱢ ᱜᱤᱫᱽᱨᱟᱹ ᱜᱮᱭᱟ ᱜᱮᱞ ᱛᱩᱨᱩᱭ ᱩᱢᱮᱨ ᱛᱟᱢ ᱦᱩᱭᱩᱜ ᱠᱟᱱᱟ ᱟᱢ ᱫᱚ ᱚᱞᱚᱜ ᱠᱟᱱᱟᱢ ᱟᱨ ᱤᱧ ᱫᱚ ᱵᱟᱨ ᱜᱮᱞ ᱢᱚᱬᱮ ᱩᱢᱮᱨ ᱨᱮ ᱤᱧ ᱫᱚᱧ ᱵᱟᱯᱞᱟ ᱞᱮᱱᱟ ᱛᱚ ᱤᱧ ᱫᱚ ᱩᱭᱦᱟᱹᱨ ᱛᱟᱦᱮᱸ ᱠᱟᱱᱟ ᱪᱟᱥᱵᱟᱥ ᱠᱟᱛᱮᱧ ᱟᱹᱥᱩᱞᱚᱜᱼᱟ ᱢᱮᱱᱛᱮ ᱢᱮᱱᱠᱷᱟᱱ ᱟᱢᱮᱢ ᱚᱞᱚᱜ ᱠᱟᱱᱟ ᱦᱟᱯᱮᱱ ᱫᱤᱱ ᱨᱮ ᱟᱢᱟᱜ ᱪᱟᱹᱠᱨᱤᱭᱟ ᱢᱮᱱᱛᱮ ᱟᱸᱥ ᱢᱮᱱᱟᱜ ᱛᱟᱢᱟ ᱩᱭᱦᱟᱹᱨ ᱫᱚᱦᱚ ᱠᱟᱜ ᱢᱮ ᱵᱟᱹᱵᱩ ᱢᱟᱲᱟᱝ ᱚᱞᱚᱜ ᱠᱟᱹᱢᱤ ᱚᱱᱟ ᱛᱟᱭᱚᱢ ᱫᱚ ᱟᱨ ᱡᱟᱦᱟᱱᱟᱜ ᱠᱟᱹᱢᱤ ᱵᱟᱹᱵᱩ

John. ᱟᱞᱚᱢ ᱵᱷᱟᱵᱽᱱᱟ ᱡᱷᱚᱛᱚ ᱠᱟᱛᱷᱟ ᱨᱮᱭᱟᱜ ᱜᱮ ᱥᱟᱞᱦᱮ ᱫᱚ ᱢᱮᱱᱟᱜᱼᱟ ᱢᱟᱲᱟᱝ ᱟᱵᱚ ᱥᱚᱢᱟᱭ ᱯᱟᱱᱛᱮ ᱧᱟᱢ ᱛᱮ ᱦᱩᱭ ᱟᱵᱚᱱᱟ ᱤᱱᱟᱹ ᱛᱟᱭᱚᱢ ᱫᱚ ᱱᱟᱜ ᱤᱧ ᱵᱩᱡᱷᱟᱹᱣ ᱢᱚᱱᱮ ᱨᱟᱹᱯᱩᱫ ᱞᱮᱱᱠᱷᱟᱱ ᱫᱚ ᱡᱷᱚᱛᱚᱣᱟᱜ ᱨᱟᱹᱯᱩᱫᱚᱜᱼᱟ ᱢᱟᱲᱟᱝ ᱠᱟᱛᱷᱟ ᱦᱩᱭᱩᱜ ᱠᱟᱱᱟ ᱡᱮ ᱟᱵᱚᱨᱤᱱ ᱜᱤᱫᱽᱨᱟᱹ ᱠᱚ ᱜᱩᱱ ᱪᱚᱨᱤᱛ ᱵᱤᱥᱚᱭ ᱪᱮᱫ ᱦᱚᱸ ᱵᱟᱵᱚᱱ ᱥᱮᱬᱟ ᱟᱠᱟᱣᱟᱫ ᱠᱚᱣᱟ ᱩᱱᱠᱩ ᱡᱩᱫᱤ ᱟᱵᱚ ᱟᱪᱟᱨ ᱵᱮᱵᱷᱟᱨ ᱠᱚᱵᱚᱱ ᱥᱮᱬᱟ ᱟᱠᱚ ᱠᱷᱟᱱ ᱱᱚᱝᱠᱟᱱ ᱟᱱᱟᱴ ᱨᱮᱫᱚ ᱦᱩᱛᱠᱟᱹᱢ ᱟᱵᱚ ᱵᱟᱵᱚᱱ ᱧᱩᱨ ᱠᱚᱜᱼᱟ ᱱᱤᱛᱮᱢ ᱵᱟᱯᱞᱟ ᱞᱮᱱᱠᱷᱟᱱ ᱟᱢᱟᱜ ᱡᱤᱵᱚᱱ ᱟᱛᱨᱟ ᱨᱮᱜᱮ ᱛᱟᱦᱮᱱ ᱛᱟᱢᱟ ᱟᱨ ᱡᱚᱢ ᱧᱩ ᱵᱟᱝᱠᱷᱟᱱ ᱫᱚ ᱟᱢ ᱵᱟᱯᱞᱟ ᱠᱟᱛᱮ ᱪᱮᱫ ᱥᱩᱠᱮᱢ ᱧᱟᱢᱟ ᱱᱤᱛᱚᱜ ᱫᱚ ᱛᱚᱵᱮ ᱪᱮᱫ ᱤᱧ ᱪᱤᱠᱟᱹᱭᱟ ᱤᱧ ᱫᱚ ᱱᱩᱭ ᱤᱫᱤ ᱟᱛᱮ ᱜᱤᱧ ᱪᱟᱞᱟᱜᱼᱟ ᱪᱮᱫ ᱱᱩᱭ ᱤᱫᱤ ᱠᱟᱛᱮᱢ ᱪᱟᱞᱟᱜᱼᱟ ᱫᱚ ᱢᱮᱱᱟᱜ ᱜᱮᱭᱟ ᱱᱚᱣᱟ ᱫᱚ ᱥᱟᱢᱟᱱᱱᱚ ᱠᱟᱹᱢᱤ ᱠᱟᱱᱟ ᱱᱤᱛᱚᱜ ᱟᱢᱟᱜ ᱵᱷᱚᱵᱤᱥᱥᱚᱛ ᱟᱢᱟᱜ ᱜᱩᱱ ᱪᱚᱨᱤᱛ ᱟᱢᱟᱜ ᱟᱹᱠᱤᱞ ᱜᱮᱭᱟᱱ ᱥᱮᱬᱟ ᱨᱮᱭᱟᱜ ᱢᱟᱲᱟᱝ ᱪᱮᱥᱴᱟᱭ ᱵᱤᱱ ᱟᱹᱠᱤᱞ ᱜᱮᱭᱟᱱ ᱥᱮᱬᱟ ᱜᱮ ᱢᱟᱲᱟᱝ ᱡᱤᱱᱤᱥ ᱫᱚ ᱟᱹᱠᱤᱞ ᱜᱮᱭᱟᱱ ᱜᱮ ᱡᱷᱚᱛᱚ ᱠᱷᱚᱱ ᱢᱟᱨᱟᱝ ᱫᱟᱲᱮ ᱫᱚ ᱟᱹᱠᱤᱞ ᱜᱮᱭᱟᱱ ᱥᱮᱬᱟ ᱞᱮᱠᱷᱟᱱ ᱫᱚ ᱵᱷᱚᱵᱤᱥᱥᱚᱛ ᱞᱟᱹᱜᱤᱫ ᱛᱮᱫᱚ ᱡᱷᱚᱛᱚ ᱨᱚᱠᱚᱢ ᱜᱮ ᱫᱩᱣᱟᱹᱨ ᱫᱚ ᱢᱮᱱᱟᱜ ᱜᱮᱭᱟ ᱤᱱᱟᱛᱮ ᱵᱟᱯᱞᱟ ᱞᱟᱹᱜᱤᱫ ᱫᱚ ᱩᱱᱟᱹᱜ ᱟᱞᱚᱵᱤᱱ ᱦᱚᱨᱚᱵᱚᱨᱚᱜᱼᱟ ᱵᱟᱯᱞᱟ ᱠᱟᱛᱷᱟ ᱫᱚ ᱤᱧᱤᱧ ᱵᱩᱡᱷᱟᱹᱣᱟ ᱱᱤᱛᱚᱜ ᱟᱹᱵᱤᱱ ᱟᱹᱵᱤᱱᱟᱜ ᱜᱩᱱ ᱪᱚᱨᱤᱛ ᱟᱹᱠᱤᱞ ᱜᱮᱭᱟᱱ ᱥᱮᱬᱟᱭ ᱞᱟᱹᱜᱤᱫ ᱛᱮ ᱠᱩᱨᱩᱢᱩᱴᱩ ᱪᱷᱩᱴᱟᱹᱜ ᱵᱤᱱ ᱢᱮᱱᱛᱮ ᱱᱩᱠᱤᱱ ᱫᱚ ᱛᱷᱟᱱᱟ ᱞᱮ ᱤᱫᱤ ᱦᱚᱴᱚ ᱠᱟᱹᱠᱤᱱᱟ ᱵᱟᱝᱟ ᱦᱟᱯᱮ ᱦᱟᱯᱮ ᱦᱟᱯᱮ ᱛᱷᱟᱱᱟ ᱫᱚ ᱵᱟᱵᱚᱱ ᱤᱫᱤ ᱠᱤᱱᱟ ᱛᱷᱟᱱᱟ ᱵᱚᱱ ᱤᱫᱤ ᱞᱮᱠᱤᱱ ᱠᱷᱟᱱ ᱱᱟᱦᱟᱜ ᱱᱩᱠᱤᱱ ᱟᱹᱰᱤ ᱡᱳᱨ ᱠᱚ ᱦᱚᱨᱚᱵᱚᱨᱚ ᱠᱤᱱᱟ ᱪᱮᱫᱟᱜ ᱥᱮ ᱱᱩᱭ ᱢᱟᱹᱭ ᱜᱤᱫᱽᱨᱟᱹ ᱱᱤᱛ ᱫᱷᱟᱹᱵᱤᱡ ᱛᱮ ᱵᱟᱯᱞᱟᱜ ᱨᱮᱭᱟᱜ ᱵᱚᱭᱚᱥ ᱦᱚᱸ ᱟᱹᱣᱨᱤ ᱦᱩᱭᱩᱜ ᱛᱟᱭᱟ ᱟᱨ ᱱᱩᱠᱤᱱ ᱡᱩᱫᱤ ᱟᱵᱚ ᱵᱚᱱ ᱤᱫᱤ ᱠᱤᱱᱟ ᱛᱷᱟᱱᱟ ᱛᱮ ᱮᱱᱠᱷᱟᱱ ᱫᱚ ᱱᱩᱠᱤᱱ ᱫᱚ ᱡᱮᱞ ᱨᱮᱠᱚ ᱫᱚᱦᱚ ᱠᱤᱱᱟ ᱚᱴᱷᱨᱚ ᱵᱚᱨᱥᱚ ᱟᱹᱣᱨᱤ ᱦᱩᱭᱩᱜ ᱵᱷᱳᱨ ᱫᱚ ᱱᱩᱠᱤᱱ ᱫᱚ ᱵᱟᱠᱚ ᱵᱟᱯᱞᱟ ᱠᱤᱱᱟ ᱪᱤᱠᱟᱹᱧ ᱦᱤᱲᱤᱧ ᱠᱮᱜᱼᱟ ᱛᱟᱦᱚᱞᱮ ᱱᱩᱠᱤᱱ ᱫᱚᱵᱚᱱ ᱟᱲᱟᱜ ᱠᱟᱹᱠᱤᱱᱟ ᱟᱨ ᱱᱩᱠᱤᱱᱟᱜ ᱫᱚ ᱛᱷᱟᱱᱟ ᱛᱮᱦᱚᱸ ᱵᱟᱵᱚᱱ ᱤᱫᱤ ᱠᱤᱱᱟ ᱟᱨ ᱱᱚᱰᱮ ᱜᱮ ᱟᱯᱮ ᱦᱚᱸ ᱢᱟ ᱨᱩᱣᱟᱹᱲ ᱛᱟᱵᱚᱱ ᱯᱮ ᱟᱨ ᱱᱩᱠᱤᱱ ᱫᱚ ᱪᱚᱞᱚ ᱞᱤᱧ ᱤᱫᱤ ᱦᱚᱴᱚ ᱠᱟᱹᱠᱤᱱ ᱠᱟᱱᱟ ᱚᱲᱟᱜ ᱛᱮ

ᱱᱚᱜᱼᱚᱭ ᱧᱟᱢ ᱠᱟᱛᱮ ᱞᱤᱧ ᱟᱹᱜᱩ ᱟᱠᱟᱫ ᱠᱤᱱᱟ ᱱᱤᱛ ᱫᱚ ᱱᱩᱠᱤᱱ ᱫᱚ ᱵᱟᱵᱚᱱ ᱵᱟᱯᱞᱟ ᱠᱤᱱᱟ ᱡᱮᱦᱮᱛᱩ ᱱᱩᱠᱤᱱᱟᱜ ᱩᱢᱮᱨ ᱵᱟᱭ ᱦᱩᱭ ᱠᱟᱱ ᱛᱟᱹᱠᱤᱱᱟ ᱵᱟᱯᱞᱟ ᱞᱟᱹᱜᱤᱫ ᱛᱮ ᱢᱟᱹᱭ ᱜᱤᱫᱽᱨᱟᱹ ᱦᱟᱜ ᱚᱴᱷᱨᱚ ᱵᱚᱪᱷᱚᱨ ᱟᱹᱣᱨᱤ ᱦᱩᱭᱩᱜ ᱛᱟᱭᱟ ᱚᱱᱟᱛᱮ ᱚᱴᱷᱨᱚ ᱵᱚᱪᱷᱚᱨ ᱢᱟᱲᱟᱝ ᱨᱮ ᱵᱟᱯᱞᱟ ᱫᱚ ᱥᱚᱨᱠᱟᱨᱟᱜ ᱱᱤᱭᱚᱢ ᱦᱚᱸ ᱵᱟᱹᱪᱩᱜ ᱟᱱᱟ ᱟᱨ ᱚᱴᱷᱨᱚ ᱵᱚᱪᱷᱚᱨ ᱢᱟᱲᱟᱝ ᱫᱚ ᱢᱟᱹᱭ ᱜᱤᱫᱽᱨᱟᱹ ᱥᱚᱨᱤᱨ ᱯᱟᱹᱛᱤ ᱦᱚᱸ ᱵᱤᱯᱚᱫ ᱜᱮᱭᱟ ᱛᱮᱱᱩ ᱚᱴᱷᱨᱚ ᱵᱚᱪᱷᱚᱨ ᱟᱹᱣᱨᱤ ᱦᱩᱭᱩᱜ ᱵᱷᱳᱨ ᱫᱚ ᱵᱟᱵᱚᱱ ᱵᱟᱯᱞᱟ ᱠᱤᱱᱟ ᱱᱤᱛ ᱫᱚ ᱟᱹᱠᱤᱞ ᱟᱹᱠᱤᱞ ᱜᱮᱭᱟᱱ ᱵᱮᱥ ᱞᱮᱠᱟ ᱛᱮᱠᱚ ᱥᱮᱬᱟ ᱡᱚᱝ ᱢᱟ ᱟᱨ ᱟᱠᱚᱣᱟᱜ ᱜᱩᱱ ᱪᱚᱨᱤᱛ ᱡᱮᱢᱛᱤ ᱵᱮᱥ ᱞᱮᱠᱟ ᱠᱚ ᱥᱮᱬᱟ ᱡᱚᱝ ᱢᱟ ᱦᱳᱭ ᱛᱚᱵᱮ ᱱᱚᱜᱼᱚᱭ ᱱᱩᱭ ᱵᱟᱹᱵᱩ ᱜᱤᱫᱽᱨᱟᱹ ᱦᱚᱸ ᱱᱚᱜᱼᱚᱭ ᱟᱹᱵᱤᱱ ᱤᱫᱤᱭᱮᱵᱤᱱ ᱟᱨ ᱢᱟᱹᱭ ᱦᱚᱸ ᱟᱹᱵᱤᱱ ᱤᱫᱤᱭᱮᱵᱤᱱ ᱤᱫᱤ ᱠᱟᱛᱮ ᱱᱤᱛ ᱫᱚ ᱟᱵᱚ ᱟᱹᱠᱤᱱ ᱪᱮᱫ ᱞᱮᱠᱟ ᱨᱮᱵᱚᱱ ᱚᱞ ᱯᱟᱲᱦᱟᱣ ᱦᱚᱪᱚ ᱠᱤᱱᱟ